ᱦᱮᱞᱳ ᱜᱟᱛᱮ ᱠᱚ ᱥᱟᱱᱟᱢ ᱠᱚᱜᱮ ᱡᱚᱦᱟᱨ ᱟᱨ ᱛᱤᱦᱤᱧ ᱛᱚ ᱥᱮᱛᱟᱜ ᱵᱮᱞᱟ ᱥᱚᱢᱚᱭ ᱠᱟᱱᱟ ᱟᱨ ᱛᱤᱧᱟᱹᱜ ᱵᱟᱦᱟ ᱯᱚᱨᱚᱵᱽ ᱠᱟᱱ ᱛᱟᱞᱮᱭᱟ ᱵᱟᱦᱟ ᱯᱚᱨᱚᱵᱽ ᱨᱮᱱᱟᱜ ᱱᱚᱣᱟ ᱫᱚ ᱢᱩᱪᱟᱹᱫ ᱫᱤᱱ ᱠᱟᱱ ᱛᱟᱞᱮᱭᱟ ᱛᱚ ᱛᱮᱦᱮᱧ ᱧᱮᱞ ᱯᱮ ᱪᱮᱫ ᱞᱮᱠᱟ ᱜᱤᱫᱽᱨᱟᱹ ᱠᱚ ᱜᱟᱛᱮᱜ ᱠᱟᱱᱟ ᱠᱚ ᱧᱮᱞ ᱯᱮ ᱪᱮᱫ ᱞᱮᱠᱟ ᱠᱚ ᱵᱟᱦᱟ ᱯᱚᱨᱚᱵᱚᱜ ᱠᱟᱱᱟ ᱠᱚ ᱟᱨ ᱱᱤᱛᱚᱜ ᱚᱲᱟᱜ ᱴᱷᱮᱱ ᱢᱤᱱᱟᱹᱧᱟ ᱟᱨ ᱚᱲᱟᱜ ᱴᱷᱮᱱ ᱛᱤᱸᱜᱩ ᱠᱟᱹᱱᱟᱹᱧ ᱟᱨ ᱤᱧ ᱦᱚᱸ ᱱᱚᱜᱼᱚᱭ ᱠᱚ ᱞᱚᱦᱚᱫ ᱪᱟᱵᱟ ᱠᱟᱹᱫᱤᱧᱟ ᱯᱮ ᱧᱮᱞ ᱫᱟᱲᱮᱭᱟᱜ ᱠᱟᱱᱟ ᱠᱚ ᱚᱱᱠᱟᱛᱮᱧ ᱞᱚᱦᱚᱫ ᱪᱟᱵᱟ ᱠᱟᱱᱟ ᱦᱳᱭ ᱟᱨ ᱟᱹᱰᱤ ᱨᱟᱹᱥᱠᱟᱹ ᱟᱹᱭᱠᱟᱹᱜ ᱠᱟᱱᱟ ᱛᱮᱦᱮᱧᱚᱜ ᱪᱮᱫᱟᱜ ᱠᱤ ᱵᱟᱦᱟ ᱯᱚᱨᱚᱵᱽ ᱞᱮᱠᱟᱱ ᱫᱤᱱ ᱠᱟᱱᱟ ᱛᱚ ᱟᱹᱰᱤ ᱢᱚᱡᱽ ᱠᱟᱱᱟ ᱟᱹᱰᱤ ᱨᱟᱹᱥᱠᱟᱹ ᱟᱹᱭᱠᱟᱹᱜ ᱠᱟᱱᱟ ᱟᱨ ᱱᱤᱛᱚᱜ ᱚᱲᱟᱜ ᱨᱮ ᱢᱤᱱᱟᱹᱧᱟ ᱚᱲᱟᱜ ᱴᱷᱮᱱ ᱛᱤᱸᱜᱩ ᱠᱟᱹᱱᱟᱹᱧ ᱭᱟᱱᱤ ᱚᱲᱟᱜ ᱠᱷᱚᱱ ᱵᱟᱦᱨᱮ ᱨᱮ ᱢᱤᱱᱟᱹᱧᱟ ᱚᱸᱰᱮ ᱨᱟᱪᱟ ᱨᱮ ᱢᱤᱱᱟᱹᱧᱟ ᱟᱨ ᱛᱷᱚᱲᱟᱧ ᱪᱟᱞᱟᱜᱼᱟ ᱟᱹᱛᱩ ᱥᱮᱫ ᱚᱱᱛᱮ ᱨᱮᱦᱚᱸ ᱪᱮᱫ ᱠᱚ ᱢᱮᱱᱟ ᱚᱱᱛᱮ ᱨᱮᱦᱚᱸ ᱪᱟᱞᱟᱣ ᱠᱟᱛᱮ ᱯᱷᱟᱹᱜᱩᱣᱟᱹᱧ ᱜᱟᱛᱮᱜᱼᱟ ᱭᱟᱱᱤ ᱵᱟᱦᱟ ᱯᱚᱨᱚᱵᱽ ᱟᱞᱤᱧ ᱵᱟᱦᱟ ᱯᱚᱨᱚᱵᱽ ᱟᱞᱮ ᱛᱚ ᱠᱩᱞᱦᱤ ᱥᱮᱫ ᱞᱤᱧ ᱪᱟᱞᱟᱜ ᱠᱟᱹᱱᱟᱹᱧ ᱧᱮᱞ ᱦᱚᱪᱚᱭ ᱯᱮᱭᱟᱹᱧ ᱠᱩᱞᱦᱤ ᱥᱮᱫ ᱨᱮᱱᱟᱜ ᱛᱚ ᱧᱮᱞ ᱫᱟᱲᱮ ᱠᱚ ᱚᱱᱟᱯᱮ ᱜᱤᱫᱽᱨᱟᱹ ᱠᱚ ᱛᱤᱱᱟᱹᱜ ᱢᱚᱡᱽ ᱜᱟᱛᱮᱜ ᱠᱟᱱᱟ ᱚᱱᱛᱮ ᱧᱮᱞ ᱠᱚᱯᱮ ᱚᱱᱛᱮ ᱛᱤᱱᱟᱹᱜ ᱰᱷᱮᱨ ᱜᱤᱫᱽᱨᱟᱹ ᱢᱮᱱᱟᱜ ᱠᱚᱣᱟ ᱟᱨ ᱚᱱᱛᱮ ᱥᱩᱨ ᱧᱚᱜ ᱤᱧ ᱪᱟᱞᱟᱜ ᱠᱟᱱᱟ ᱤᱧ ᱦᱚᱸ ᱛᱚ ᱱᱚᱝᱠᱟ ᱛᱮᱦᱮᱧᱚᱜ ᱫᱚ ᱵᱟᱦᱟ ᱯᱚᱨᱚᱵᱽ ᱜᱟᱛᱮ ᱦᱩᱭᱩᱜ ᱠᱟᱱᱟ ᱧᱮᱞ ᱯᱮ ᱟᱭᱢᱟ ᱰᱷᱮᱨ ᱠᱚ ᱜᱤᱫᱽᱨᱟᱹ ᱠᱚ ᱢᱮᱱᱟᱜ ᱠᱚᱣᱟ ᱟᱨ ᱟᱭᱢᱟ ᱜᱟᱱ ᱜᱮ ᱡᱚᱛᱚ ᱦᱚᱲ ᱢᱤᱞᱟᱹᱣ ᱛᱮᱞᱮ ᱵᱟᱦᱟ ᱯᱚᱨᱚᱵᱚᱜ ᱠᱟᱱᱟᱞᱮ ᱧᱮᱞ ᱯᱮ ᱜᱟᱛᱮ ᱠᱟᱱᱟ ᱠᱚ ᱟᱨ ᱟᱞᱮ ᱟᱹᱛᱩ ᱨᱮᱱᱟᱜ ᱵᱟᱦᱟ ᱯᱚᱨᱚᱵᱽ ᱫᱚ ᱠᱩᱪ ᱱᱚᱜᱼᱚᱭ ᱱᱚᱝᱠᱟ ᱦᱩᱭᱩᱜ ᱠᱟᱱᱟ ᱟᱨ ᱱᱚᱜᱼᱚᱭ ᱛᱚᱨᱟ ᱵᱟᱹᱦᱩ ᱠᱩᱲᱤᱢ ᱧᱟᱢ ᱢᱮᱭᱟ ᱰᱟᱹᱵᱽᱨᱟᱹᱧ ᱞᱮᱜᱮ ᱱᱚᱜᱼᱚᱭ ᱠᱟᱭ ᱰᱟᱹᱵᱽᱨᱟᱹ ᱠᱤᱨᱤᱧᱮᱭᱟ ᱟᱫᱚ ᱫᱮᱱ ᱟᱫᱚ ᱠᱷᱚᱨᱪᱟ ᱠᱷᱚᱨᱪᱟ ᱜᱮ ᱠᱷᱚᱨᱪᱟ ᱫᱮᱱ ᱱᱩᱭ ᱜᱮ ᱰᱟᱹᱵᱽᱨᱟᱹ ᱠᱤᱫᱤᱧᱟᱭ ᱰᱟᱹᱵᱽᱨᱟᱹ ᱵᱚᱭ ᱠᱤᱫᱤᱧᱟᱭ ᱟᱨ ᱱᱤᱛᱚᱜ ᱯᱟᱹᱨᱣᱟᱹ ᱠᱚ ᱧᱩ ᱦᱚᱪᱚᱧᱟ ᱦᱟᱸᱜ ᱴᱩᱠᱩᱡ ᱦᱟᱺᱰᱤ ᱫᱚᱡᱟ ᱦᱟᱺᱰᱤ ᱪᱮᱫ ᱠᱚ ᱢᱮᱱᱟᱜᱼᱟ ᱯᱟᱹᱨᱣᱟᱹ ᱠᱚ ᱛᱚ ᱱᱚᱜᱼᱚᱭ ᱤᱱᱠᱟ ᱞᱚᱦᱚᱫ ᱪᱟᱵᱟ ᱠᱟᱫᱟᱞᱮ ᱠᱩᱞᱦᱤ ᱠᱚ ᱱᱚᱝᱠᱟ ᱧᱮᱞ ᱯᱮ ᱞᱚᱦᱚᱫ ᱪᱟᱵᱟ ᱠᱟᱫᱟᱞᱮ ᱟᱨ ᱟᱞᱮ ᱠᱩᱞᱦᱤ ᱨᱮ ᱧᱮᱞᱚᱜ ᱠᱟᱱᱟ ᱛᱷᱚᱲᱟ ᱱᱚᱝᱠᱟ ᱟᱭᱢᱟ ᱰᱷᱮᱨ ᱢᱮᱱᱟᱜ ᱠᱚᱣᱟ ᱚᱸᱰᱮ ᱵᱟᱦᱟ ᱯᱚᱨᱚᱵᱚᱜ ᱠᱟᱱᱟ ᱵᱟᱦᱟ ᱯᱚᱨᱚᱵᱚᱜ ᱠᱟᱱᱟᱞᱮ ᱟᱨ ᱢᱤᱫᱴᱮᱡ ᱧᱮᱞ ᱯᱮ ᱛᱤᱱᱟᱹᱜ ᱛᱤᱱᱟᱹᱜ ᱢᱚᱡᱽ ᱟᱹᱭᱠᱟᱹᱜ ᱠᱟᱱᱟ ᱛᱮᱦᱮᱧᱟᱜ ᱫᱤᱱ ᱛᱚ ᱟᱯᱮ ᱥᱮᱱᱟᱜ ᱵᱟᱦᱟ ᱯᱚᱨᱚᱵᱽ ᱛᱤᱥ ᱦᱩᱭᱱᱟ ᱚᱱᱟ ᱦᱚᱸ ᱞᱟᱹᱭ ᱛᱟᱵᱚᱱ ᱯᱮ ᱠᱚᱢᱮᱱᱴ ᱨᱮ ᱟᱨ ᱚᱠᱟ ᱫᱤᱱ ᱛᱟᱦᱮᱸ ᱠᱟᱱᱟ ᱥᱮ ᱚᱠᱟ ᱦᱤᱞᱳᱜ ᱠᱟᱱᱟ ᱚᱱᱟ ᱦᱚᱸ ᱞᱟᱹᱭ ᱛᱟᱵᱚᱱ ᱯᱮ ᱠᱚᱢᱮᱱᱴ ᱨᱮ

ᱧᱮᱞ ᱯᱮ ᱱᱚᱜᱼᱚᱭ ᱠᱟᱛᱮ ᱠᱚ ᱞᱚᱦᱚᱫ ᱪᱟᱵᱟ ᱠᱟᱫᱟ ᱜᱚᱴᱟ ᱠᱩᱞᱦᱤ ᱫᱟᱜ ᱛᱮ ᱟᱨ ᱞᱟᱦᱟ ᱥᱮᱫ ᱟᱨᱚᱧ ᱪᱟᱞᱟᱜ ᱠᱟᱹᱱᱟᱹᱧ ᱚᱱᱛᱮᱱᱟᱜ ᱵᱷᱤᱭᱩ ᱦᱚᱧ ᱩᱫᱩᱜ ᱯᱮᱭᱟᱹᱧ ᱪᱮᱫ ᱞᱮᱠᱟᱞᱮ ᱰᱟᱹᱵᱽᱨᱟᱹᱜ ᱠᱟᱱᱟᱞᱮ ᱛᱮᱦᱮᱧᱚᱜ ᱪᱮᱫ ᱞᱮᱠᱟ ᱵᱟᱦᱟ ᱯᱚᱨᱚᱵᱽ ᱨᱮ ᱢᱟᱱᱟᱣ ᱫᱟᱞᱮ ᱡᱚᱛᱚᱧ ᱩᱫᱩᱜ ᱯᱮᱭᱟ ᱛᱚ ᱟᱜᱟᱨ ᱱᱤᱭᱟᱹ ᱵᱷᱤᱰᱤᱭᱳ ᱯᱮ ᱧᱮᱞᱮᱫ ᱠᱟᱱ ᱠᱷᱟᱡ ᱪᱮᱱᱮᱞ ᱫᱚ ᱥᱟᱵᱥᱠᱨᱟᱭᱤᱵ ᱛᱤᱧ ᱯᱮ ᱟᱨ ᱞᱟᱭᱤᱠ ᱦᱚᱸ ᱞᱟᱭᱤᱠ ᱛᱤᱧ ᱯᱮ ᱟᱨ ᱠᱚᱢᱮᱱᱴ ᱦᱚᱸ ᱠᱚᱢᱮᱱᱴ ᱛᱟᱵᱚᱱ ᱯᱮ ᱪᱮᱫ ᱞᱮᱠᱟ ᱤᱧᱟᱹᱜ ᱵᱷᱤᱰᱤᱭᱳ ᱯᱮ ᱧᱮᱞ ᱞᱮᱫᱟ ᱪᱮᱫ ᱞᱮᱠᱟ ᱧᱮᱞ ᱠᱟᱛᱮ ᱯᱮ ᱵᱩᱡᱷᱟᱹᱣ ᱮᱫᱟ ᱤᱧᱟᱹᱜ ᱵᱷᱤᱰᱤᱭᱳ ᱛᱚ ᱡᱚᱛᱚ ᱞᱮᱠᱟᱱᱟᱜ ᱡᱚᱛᱚ ᱞᱮᱠᱟᱱᱟᱜ ᱠᱞᱤᱯ ᱤᱧ ᱩᱫᱩᱜ ᱯᱮᱭᱟ

ᱫᱮᱱ ᱫᱮᱱ ᱫᱮᱱ ᱥᱟᱞ ᱵᱷᱟᱹᱨᱤ ᱨᱮᱱᱟᱜ ᱯᱚᱨᱚᱵᱽ ᱠᱟᱱᱟ ᱟᱫᱚ ᱨᱮᱭᱟᱲ ᱪᱮᱫ ᱱᱟᱥᱮᱱᱟᱜ ᱫᱚ ᱨᱮᱭᱟᱲᱮᱫ ᱢᱮ ᱟᱢ ᱦᱚᱸ ᱫᱮᱱ ᱫᱮᱱ ᱛᱷᱚᱲᱟ ᱜᱟᱱ ᱩᱰᱩᱠ ᱢᱮᱥᱮ ᱪᱮᱫ ᱮᱢ ᱦᱟᱹᱴ ᱦᱟᱹᱴᱚᱜ ᱠᱟᱱᱟ ᱟᱢ ᱦᱚᱸ ᱫᱮᱱ ᱫᱮᱱ ᱫᱮᱱ ᱪᱟᱞ ᱫᱤᱭᱮ ᱠᱟᱛᱮ ᱫᱮᱱ ᱫᱮᱱ ᱩᱰᱩᱠ ᱢᱮᱥᱮ ᱢᱤᱫ ᱞᱚᱴᱟ ᱩᱰᱩᱠ ᱢᱮ ᱡᱟᱹᱥᱛᱤ ᱫᱚ ᱟᱞᱚᱢ ᱩᱰᱩᱠ ᱢᱤᱫ ᱞᱚᱴᱟ ᱩᱰᱩᱠ ᱢᱮ ᱵᱟᱹᱧ ᱵᱮᱱᱟᱜ ᱛᱟᱢᱟ ᱵᱷᱤᱰᱤᱭᱳ ᱫᱚ ᱵᱟᱹᱧ ᱵᱮᱱᱟᱣ ᱛᱟᱢᱟ ᱛᱚᱵᱮ ᱵᱩᱡᱷᱟᱹᱜ ᱠᱟᱱᱟ ᱵᱟᱹᱦᱩ ᱠᱩᱲᱤ ᱨᱮᱭᱟᱲ ᱫᱤ ᱠᱟᱱᱟ ᱡᱟᱹᱱᱤᱡ ᱚᱱᱟᱛᱮ ᱫᱟᱜ ᱠᱚᱦᱚᱸ ᱵᱟᱭ ᱩᱰᱩᱝ ᱫᱟᱭᱟ ᱠᱟᱹᱢᱤ ᱦᱚᱸ ᱵᱟᱦᱟ ᱯᱚᱨᱚᱵᱽ ᱞᱮᱠᱟᱱ ᱫᱤᱱ ᱨᱮ ᱠᱟᱹᱢᱤ ᱵᱷᱤᱲᱟᱹᱣ ᱠᱟᱱᱟᱭ ᱟᱨ ᱟᱹᱰᱤ ᱨᱟᱹᱥᱠᱟᱹ ᱜᱮ ᱠᱟᱱᱟ ᱛᱤᱦᱤᱧ ᱫᱚ ᱯᱩᱨᱟᱹ ᱨᱟᱹᱥᱠᱟᱹ ᱨᱮᱭᱟᱜ ᱫᱤᱱ ᱠᱟᱱᱟ ᱟᱨ ᱥᱟᱞ ᱨᱮᱱᱟᱜ ᱫᱩ ᱦᱟᱡᱟᱨ ᱪᱷᱟᱵᱵᱤᱥᱣᱟᱸ ᱥᱟᱞ ᱪᱟᱞᱟᱜ ᱠᱟᱱᱛᱮ ᱛᱤᱦᱤᱧᱟᱜ ᱵᱟᱦᱟ ᱯᱚᱨᱚᱵᱽ ᱫᱚ ᱯᱩᱨᱟᱹ ᱡᱳᱨ ᱥᱳᱨ ᱢᱚᱛᱞᱚᱵ ᱢᱩᱪᱟᱹᱫ ᱫᱤᱱ ᱠᱟᱱ ᱛᱟᱞᱮᱭᱟ ᱛᱚ ᱯᱩᱨᱟᱹ ᱡᱳᱨ ᱥᱳᱨ ᱪᱟᱞᱟᱜ ᱠᱟᱱ ᱛᱟᱞᱮᱭᱟ ᱵᱟᱦᱟ ᱯᱚᱨᱚᱵᱽ ᱨᱮᱱᱟᱜ ᱟᱨ ᱵᱟᱹᱲᱦᱤᱭᱟᱹ ᱛᱮᱞᱮ ᱰᱟᱹᱵᱽᱨᱟᱹᱜ ᱠᱟᱱᱟᱞᱮ ᱥᱟᱫᱟ ᱫᱟᱜ ᱛᱮ ᱥᱟᱯᱷᱟ ᱫᱟᱜ ᱛᱮ

ᱟᱨ ᱵᱤᱡᱽᱞᱤ ᱯᱳᱞ ᱱᱚᱜᱼᱚᱭ ᱚᱱᱛᱮ ᱨᱮ ᱛᱤᱸᱜᱩ ᱢᱮᱱᱟᱜ ᱛᱟᱞᱮᱭᱟ ᱞᱟᱭᱤᱱ ᱦᱚᱸᱠᱚ ᱯᱟᱥ ᱠᱟᱜ ᱞᱮᱭᱟ ᱠᱚ ᱟᱨ ᱠᱩᱞᱦᱤ ᱟᱨ ᱢᱤᱫᱴᱮᱡ ᱱᱩᱭ ᱚᱱᱛᱮ ᱨᱮ ᱠᱚᱲᱟᱭ ᱧᱟᱢ ᱠᱮᱫᱮᱭᱟ ᱵᱟᱹᱵᱩ ᱠᱚᱲᱟ ᱟᱞᱮ ᱟᱹᱛᱩ ᱨᱮᱱ ᱠᱟᱱ ᱜᱮᱭᱟᱭ ᱡᱤᱣᱟᱹᱱ ᱠᱚᱲᱟ ᱠᱟᱱᱟᱭ ᱰᱟᱺᱜᱩᱣᱟᱹ ᱠᱚᱲᱟ ᱠᱟᱱᱟᱭ ᱟᱜᱟᱨ ᱱᱩᱭ ᱞᱟᱹᱜᱤᱫ ᱵᱟᱹᱦᱩ ᱠᱚ ᱚᱱᱛᱮ ᱟᱯᱮ ᱥᱮᱫ ᱨᱮ ᱢᱮᱱᱟᱜ ᱠᱚᱣᱟ ᱛᱚ ᱠᱚᱢᱮᱱᱴ ᱨᱮ ᱞᱟᱹᱭ ᱛᱟᱵᱚᱱ ᱯᱮ ᱠᱚᱲᱟ ᱫᱚ ᱡᱟᱠᱟᱥ ᱜᱮᱛᱟᱞᱮᱭᱟ ᱪᱚᱨᱚᱠ ᱜᱮᱛᱟᱞᱮᱭᱟ ᱟᱨ ᱵᱟᱦᱟ ᱯᱚᱨᱚᱵᱽ ᱨᱮ ᱱᱩᱭ ᱦᱚᱸ ᱵᱟᱦᱟ ᱯᱚᱨᱚᱵᱽ ᱢᱟᱱᱟᱣᱮᱫ ᱛᱟᱞᱮᱭᱟ ᱥᱚᱸᱜᱮ ᱛᱮ ᱢᱮᱱᱟᱜ ᱞᱤᱧᱟᱹ ᱱᱚᱜᱼᱚᱭ ᱵᱟᱹᱞᱴᱤᱱ ᱠᱚᱯᱮ ᱧᱮᱞ ᱮᱫᱟ ᱟᱨ ᱱᱚᱣᱟ ᱨᱮ ᱫᱟᱜ ᱞᱤᱧ ᱯᱮᱨᱮᱡᱟ ᱦᱟᱸᱜ ᱟᱨᱦᱚᱸ ᱚᱱᱠᱟ ᱜᱮ ᱡᱩ ᱞᱟᱸᱫᱟᱭᱟ ᱥᱟᱹᱜᱟᱹᱭ ᱠᱚ ᱦᱤᱡᱩᱜ ᱠᱚ ᱦᱤᱞᱤᱭᱟ ᱥᱟᱹᱜᱟᱹᱭ ᱛᱤᱧᱟᱭᱟ ᱥᱟᱹᱜᱟᱹᱭ ᱥᱮ ᱜᱚᱲᱚᱢᱤᱭᱟ ᱥᱟᱹᱜᱟᱹᱭ ᱡᱚᱛᱚ ᱞᱤᱧ ᱵᱟᱦᱟ ᱯᱚᱨᱚᱵᱽ ᱠᱚᱣᱟ ᱮᱠᱫᱚᱢ ᱵᱟᱹᱲᱤᱭᱟᱹ ᱛᱮᱞᱤᱧ ᱰᱟᱹᱵᱽᱨᱟᱹ ᱠᱚᱣᱟ

ᱛᱚ ᱱᱤᱛᱚᱜ ᱱᱚᱜᱼᱚᱭ ᱞᱤᱧ ᱦᱮᱡ ᱱᱟᱞᱤᱧ ᱱᱚᱣᱟ ᱠᱩᱞᱦᱤ ᱟᱞᱮ ᱠᱩᱞᱦᱤ ᱡᱚ ᱠᱟᱱᱟ ᱠᱩᱞᱦᱤ ᱢᱟᱹᱡᱷᱤ ᱛᱟᱱ ᱠᱚᱞᱤᱧ ᱛᱟᱵ ᱠᱮᱫᱟᱞᱤᱧ ᱠᱩᱞᱦᱤ ᱢᱩᱪᱟᱹᱫ ᱥᱮᱫ ᱞᱤᱧ ᱦᱤᱡᱩᱜ ᱠᱟᱱᱟ ᱦᱟᱸᱜ ᱚᱱᱛᱮ ᱯᱟᱹᱪᱷᱤᱢ ᱢᱩᱪᱟᱹᱫ ᱥᱮᱫ ᱵᱞᱚᱠ ᱨᱮ ᱦᱮᱡ ᱞᱮᱱᱟ ᱟᱹᱞᱤᱧ ᱰᱟᱹᱵᱽᱨᱟᱹ ᱠᱟᱢ ᱞᱟᱹᱜᱤᱫ ᱱᱚᱜᱼᱚᱭ ᱧᱮᱞ ᱯᱮ ᱟᱞᱮ ᱠᱩᱞᱦᱤ ᱫᱚ ᱱᱚᱝᱠᱟ ᱮᱠᱫᱚᱢ ᱥᱤᱫᱷᱟᱹ ᱠᱩᱞᱦᱤ ᱠᱟᱱᱟ ᱡᱤᱞᱤᱧ ᱠᱩᱞᱦᱤ ᱠᱟᱱᱟ ᱟᱨ ᱦᱩᱸ ᱦᱩᱸ

ᱛᱮᱦᱮᱧ ᱟᱞᱮᱭᱟᱜ ᱦᱳᱞᱤ ᱪᱟᱵᱟᱜ ᱠᱟᱱ ᱛᱟᱞᱮᱭᱟ ᱧᱮᱞ ᱫᱟᱲᱮᱭᱟᱞᱮ ᱠᱟᱱᱟ ᱯᱮ ᱛᱮᱦᱮᱧ ᱵᱷᱳᱨᱮ ᱞᱮ ᱯᱷᱟᱹᱜᱩᱜᱼᱟ ᱟᱨ ᱪᱟᱵᱟᱜ ᱛᱟᱞᱮᱭᱟ ᱜᱟᱯᱟ ᱠᱷᱚᱡ ᱫᱚ ᱞᱟᱥᱴ ᱦᱳᱞᱤ ᱠᱟᱱ ᱛᱟᱞᱮᱭᱟ ᱛᱮᱦᱮᱧ ᱫᱚ ᱟᱨ ᱢᱤᱫ ᱜᱷᱟᱹᱲᱤ ᱵᱟᱫ ᱫᱚ ᱢᱩᱪᱟᱹᱫᱚᱜᱼᱟ ᱟᱫᱚ ᱵᱟᱞᱮ ᱫᱩᱞ ᱡᱚᱢᱟ ᱛᱟᱭᱚᱢ ᱛᱮᱫᱚ ᱛᱟᱭᱚᱢ ᱛᱮᱞᱮ ᱰᱟᱹᱵᱩᱥ ᱵᱟᱲᱟ ᱠᱟᱛᱮ ᱞᱮ ᱯᱩᱨᱟᱹ ᱜᱩᱲ ᱯᱤᱴᱷᱟᱹ ᱞᱮ ᱡᱚᱢᱟ ᱯᱟᱹᱨᱣᱟᱹᱭᱟ ᱯᱟᱹᱨᱣᱟᱹ ᱞᱮ ᱧᱩᱭᱟ ᱜᱩᱲ ᱯᱤᱴᱷᱟᱹ ᱞᱮ ᱡᱚᱢᱟ ᱚᱱᱟ ᱞᱮ ᱵᱮᱱᱟᱣᱟ ᱱᱤᱛᱚᱜ ᱡᱚᱛᱚ ᱱᱩᱭ ᱫᱚ ᱞᱟᱦᱟ ᱡᱚᱨ ᱯᱟᱹᱨᱣᱟᱹ ᱜᱮ ᱧᱩᱭ ᱛᱟᱞᱮᱭᱟ ᱟᱞᱮ ᱤᱧ ᱞᱟᱦᱟ ᱡᱚᱨ ᱵᱟᱞᱟ ᱠᱟᱱ ᱜᱤᱭᱟᱹᱧ ᱢᱚᱛᱞᱚᱵ ᱥᱤᱫᱷᱟᱹ ᱯᱮᱴᱨᱳᱞ ᱵᱟᱞᱟ

ᱟᱯᱮ ᱴᱷᱮᱱ ᱟᱨᱦᱚᱸᱧ ᱟᱹᱜᱩ ᱥᱮᱴᱮᱨ ᱛᱟᱵᱚᱱᱟ ᱛᱚ ᱛᱮᱦᱮᱧᱟᱜ ᱵᱷᱤᱰᱤᱭᱳ ᱫᱚ ᱱᱤᱱᱟᱹᱜ ᱫᱷᱟᱹᱵᱤᱡ ᱜᱮ ᱢᱟ ᱥᱟᱱᱟᱢ ᱠᱚᱜᱮ ᱡᱚᱦᱟᱨ